ᱡᱚᱦᱟᱨ ᱜᱮ ᱥᱟᱱᱟᱢ ᱠᱚ ᱟᱥᱚᱜ ᱠᱟᱹᱱᱟᱹᱧ ᱱᱟᱯᱟᱭ ᱜᱮ ᱢᱮᱱᱟᱜ ᱯᱮᱭᱟ ᱛᱚ ᱛᱮᱦᱮᱧ ᱫᱚᱵᱚᱱ ᱵᱟᱲᱟᱭ ᱧᱟᱢᱟ ᱰᱚᱠᱩᱢᱮᱱᱴ ᱯᱷᱟᱭᱤᱞ ᱫᱚ ᱪᱮᱫ ᱠᱚ ᱢᱮᱛᱟᱜ ᱠᱟᱱᱟ ᱛᱚ ᱯᱷᱟᱭᱤᱞ ᱢᱮᱱᱮᱡᱟᱨ ᱡᱩᱫᱤ ᱵᱚᱱ ᱳᱯᱮᱱᱟ ᱱᱤᱭᱟᱹ ᱚᱯᱥᱮᱱ ᱵᱚᱱ ᱧᱮᱞ ᱧᱟᱢᱟ ᱱᱚᱜᱼᱚᱭ ᱰᱚᱠᱩᱢᱮᱱᱴ ᱱᱚᱣᱟ ᱜᱮ ᱪᱮᱫ ᱠᱚ ᱢᱮᱛᱟᱜ ᱠᱟᱱᱟ ᱛᱚ ᱱᱚᱣᱟ ᱡᱩᱫᱤ ᱵᱚᱱ ᱳᱯᱮᱱᱟ ᱛᱚ ᱯᱩᱭᱞᱩ ᱨᱮᱵᱚᱱ ᱧᱮᱞ ᱧᱟᱢ ᱮᱫᱟ ᱯᱤ ᱰᱤ ᱮᱯᱷ ᱛᱟᱨᱯᱚᱨ ᱳᱣᱟᱨ ᱛᱟᱨᱯᱚᱨ ᱮᱠᱥᱮᱞ ᱛᱟᱨᱯᱚᱨ ᱯᱤ ᱯᱤ ᱴᱤ ᱛᱟᱨᱯᱚᱨ ᱟᱨᱚ ᱢᱮᱱᱟᱜᱼᱟ ᱟᱫᱟᱨᱥ ᱛᱚ ᱱᱚᱣᱟ ᱠᱚᱫᱚ ᱢᱤᱫ ᱠᱟᱛᱷᱟ ᱛᱮᱠᱚ ᱢᱮᱛᱟᱜ ᱠᱟᱱᱟ ᱰᱚᱠᱩᱢᱮᱱᱴ ᱛᱟᱨ ᱢᱚᱫᱽᱫᱷᱮ ᱤ ᱵᱩᱠ ᱟᱨ ᱢᱤᱫᱴᱮᱱ ᱠᱚ ᱢᱮᱛᱟᱜᱼᱟ ᱚᱱᱟ ᱫᱚ ᱡᱟᱦᱟᱸ ᱫᱚ ᱦᱩᱭᱩᱜ ᱠᱟᱱᱟ ᱯᱤ ᱰᱤ ᱮᱯᱷ ᱧᱮᱞ ᱛᱮᱯᱮ ᱢᱩᱪᱟᱹᱫ ᱨᱮ ᱯᱤ ᱰᱤ ᱮᱯᱷ ᱱᱚᱣᱟ ᱠᱚᱨᱮ ᱚᱞ ᱢᱮᱱᱟᱜᱼᱟ ᱛᱚ ᱱᱚᱣᱟ ᱫᱚ ᱯᱷᱳᱴᱳ ᱛᱮ ᱵᱮᱱᱟᱜᱼᱟ ᱟᱨ ᱤᱱᱠᱳᱰ ᱠᱟᱛᱮᱫ ᱵᱮᱱᱟᱜᱼᱟ ᱯᱷᱳᱴᱳ ᱛᱮ ᱡᱟᱦᱟᱸ ᱵᱮᱱᱟᱜᱼᱟ ᱵᱳᱭ ᱚᱱᱟ ᱫᱚ ᱡᱩᱢ ᱞᱮᱠᱷᱟᱱ ᱫᱚ ᱟᱪᱪᱷᱟ ᱵᱮᱥ ᱵᱟᱝ ᱧᱮᱞᱚᱜᱼᱟ ᱟᱨ ᱡᱟᱦᱟᱸ ᱤᱱᱠᱳᱰ ᱠᱟᱛᱮᱫ ᱠᱚ ᱵᱮᱱᱟᱣ ᱠᱟᱫᱟ ᱚᱱᱟ ᱫᱚ ᱟᱹᱰᱤ ᱱᱟᱯᱟᱭ ᱧᱮᱞᱚᱜᱼᱟ ᱡᱟᱦᱟᱸ ᱛᱤᱱᱟᱹᱜ ᱮᱢ ᱡᱩᱢ ᱨᱮᱦᱚᱸ ᱵᱟᱝ ᱵᱟᱹᱲᱤᱡᱚᱜᱼᱟ ᱛᱚ ᱢᱤᱫᱴᱮᱱ ᱤᱧ ᱳᱯᱮᱱ ᱮᱫᱟ ᱮᱠᱥᱠᱞᱩᱥᱤᱵᱷ ᱤᱝᱞᱤᱥ ᱜᱨᱟᱢᱟᱨ ᱤᱧ ᱴᱟᱭᱤᱯ ᱠᱮᱫᱟ ᱛᱟᱨᱯᱚᱨ ᱢᱩᱱ ᱨᱤᱰᱟᱨ ᱤᱧ ᱴᱟᱭᱤᱯ ᱠᱮᱫᱟ ᱛᱟᱨᱯᱚᱨ ᱯᱟᱨᱢᱤᱥᱚᱱᱮ ᱠᱷᱚᱡᱚᱜ ᱠᱟᱱᱟ ᱳᱠᱮ ᱞᱮᱜᱤᱧ ᱮᱞᱟᱣ ᱞᱮᱜᱤᱧ ᱛᱚ ᱧᱮᱞ ᱮᱫᱟᱯᱮ ᱢᱩᱱ ᱨᱤᱰᱟᱨ ᱤᱧ ᱳᱯᱮᱱ ᱠᱮᱫᱟ ᱛᱚ ᱱᱚᱣᱟ ᱡᱩᱫᱤ ᱵᱚᱱ ᱡᱩᱢᱟ ᱠᱳᱱᱳ ᱤᱯᱷᱮᱠᱴ ᱵᱟᱹᱱᱩᱜᱼᱟ ᱡᱟᱦᱟᱸ ᱛᱤᱱᱟᱹᱜ ᱮᱢ ᱡᱩᱢᱟ ᱮᱠᱫᱚᱢ ᱯᱚᱨᱤᱥᱠᱟᱨᱮᱢ ᱧᱮᱞ ᱧᱟᱢᱟ ᱛᱚ ᱱᱚᱣᱟ ᱫᱚ ᱢᱩᱱ ᱨᱤᱰᱟᱨ ᱠᱷᱚᱱᱤᱧ ᱳᱯᱮᱱ ᱠᱟᱫᱟ ᱯᱤ ᱰᱤ ᱮᱯᱷ ᱨᱤᱰᱟᱨ ᱠᱟᱱᱟ ᱛᱚ ᱱᱚᱣᱟ ᱡᱩᱫᱤ ᱟᱵᱚ ᱥᱟᱭᱤᱰ ᱨᱮᱵᱚᱱ ᱴᱮᱯᱟ ᱵᱳᱭ ᱞᱮᱠᱟ ᱵᱟᱹᱭ ᱵᱟᱹᱭ ᱛᱮ ᱚᱴᱟ ᱠᱚᱜᱼᱟ ᱮᱴᱟᱜ ᱟᱜ ᱯᱤ ᱰᱤ ᱮᱯᱷ ᱡᱩᱫᱤ ᱵᱚᱱ ᱳᱯᱮᱱᱟ ᱟᱨ ᱡᱩᱫᱤ ᱰᱨᱟᱭᱤᱵᱷ ᱯᱤ ᱰᱤ ᱮᱯᱷ ᱵᱷᱤᱭᱩᱣᱟᱨ ᱵᱚᱱ ᱳᱯᱮᱱᱟ ᱛᱟᱦᱚᱞᱮ ᱱᱚᱣᱟ ᱫᱚ ᱪᱮᱛᱟᱱ ᱞᱟᱛᱟᱨ ᱥᱠᱨᱳᱞᱚᱜᱼᱟ ᱱᱚᱜᱼᱚᱭ ᱱᱚᱝᱠᱟ ᱪᱮᱛᱟᱱ ᱞᱟᱛᱟᱨ ᱥᱠᱨᱳᱞᱚᱜᱼᱟ ᱟᱨᱚ ᱵᱮᱠ ᱠᱟᱛᱮᱧ ᱩᱫᱩᱜ ᱟᱯᱮ ᱠᱟᱱᱟ ᱟᱨ ᱢᱩᱱ ᱨᱤᱰᱟᱨ ᱡᱩᱫᱤ ᱵᱚᱱ ᱳᱯᱮᱱᱟ ᱛᱟᱦᱚᱞᱮ ᱱᱚᱣᱟ ᱫᱚ ᱵᱳᱭ ᱞᱮᱠᱟ ᱤᱭᱟᱹᱜᱼᱟ ᱪᱮᱯᱴᱟᱨ ᱯᱮ ᱧᱮᱞ ᱮᱫᱟ ᱡᱟᱦᱟᱸ ᱯᱮᱡᱽ ᱨᱮ ᱪᱟᱞᱟᱜ ᱥᱟᱱᱟ ᱯᱮᱭᱟ ᱚᱸᱰᱮ ᱯᱮ ᱥᱮᱱ ᱫᱟᱲᱮᱭᱟᱜᱼᱟ ᱳᱠᱮ ᱞᱮᱠᱷᱟᱡ ᱜᱮ ᱛᱚ ᱱᱚᱣᱟ ᱠᱚᱜᱮ ᱠᱚ ᱢᱮᱛᱟᱜ ᱠᱟᱱᱟ ᱰᱚᱠᱩᱢᱮᱱᱴ ᱯᱷᱟᱭᱤᱞ ᱫᱚ ᱛᱚ ᱚᱠᱟ ᱠᱷᱚᱡ ᱯᱮ ᱰᱟᱣᱩᱱᱞᱳᱰᱟ ᱱᱚᱣᱟ ᱯᱤ ᱰᱤ ᱮᱯᱷ ᱯᱷᱟᱭᱤᱞ ᱡᱩᱫᱤ ᱟᱵᱚ ᱳᱭᱮᱥᱴ ᱵᱮᱝᱜᱚᱞ ᱢᱚᱫᱽᱫᱷᱮ ᱨᱮᱵᱚᱱ ᱯᱟᱲᱦᱟᱜ ᱠᱟᱱᱟ ᱛᱟᱦᱚᱞᱮ ᱮᱭᱤᱪ ᱮᱥ ᱛᱚᱠᱚ ᱨᱮᱱᱟᱜ ᱵᱳᱭ ᱯᱷᱨᱤ ᱛᱮᱜᱮ ᱯᱮ ᱧᱟᱢᱟ ᱚᱱᱟ ᱨᱮᱱᱟᱜ ᱳᱭᱮᱵᱽᱥᱟᱭᱤᱴ ᱞᱤᱝᱠ ᱱᱚᱣᱟ ᱵᱷᱤᱰᱤᱭᱳ ᱨᱮᱱᱟᱜ ᱰᱤᱥᱠᱨᱤᱯᱥᱚᱱ ᱨᱮ ᱢᱮᱱᱟᱜᱼᱟ ᱪᱮᱠ ᱫᱟᱲᱮᱭᱟᱜᱼᱟ ᱯᱮ ᱚᱸᱰᱮ ᱠᱷᱚᱡ ᱥᱮᱱ ᱠᱟᱛᱮ ᱟᱨᱦᱚᱸᱧ ᱩᱫᱩᱜ ᱟᱯᱮ ᱠᱟᱱᱟ ᱣᱮᱵᱽᱥᱟᱭᱤᱴ ᱨᱮᱱᱟᱜ ᱧᱩᱛᱩᱢ ᱦᱩᱭᱩᱜ ᱠᱟᱱᱟ ᱥᱴᱩᱰᱮᱱᱴᱥᱠᱮᱭᱟᱨ ᱰᱚᱴ ᱠᱚᱢ ᱪᱮᱛᱟᱱ ᱨᱮᱯᱮ ᱧᱮᱞ ᱮᱫᱟ ᱥᱴᱩᱰᱮᱱᱴ ᱠᱮᱭᱟᱨᱤᱝ ᱰᱚᱴ ᱠᱚᱢ ᱥᱴᱩᱰᱮᱱᱴ ᱠᱮᱭᱟᱨᱤᱝ ᱰᱚᱴ ᱠᱚᱢ ᱱᱚᱸᱰᱮ ᱥᱟᱱᱟᱢ ᱞᱮᱠᱟᱱ ᱵᱳᱭ ᱯᱮ ᱧᱟᱢᱟ ᱧᱮᱞ ᱮᱫᱟ ᱯᱮ ᱯᱚᱥᱪᱤᱢ ᱵᱚᱝᱜᱮᱨ ᱡᱮ ᱠᱳᱱᱳ ᱯᱚᱥᱪᱤᱢ ᱵᱚᱝᱜᱮᱨ ᱡᱮ ᱠᱳᱱᱳ ᱥᱠᱩᱞ ᱵᱳᱭ ᱰᱟᱣᱩᱱᱞᱳᱰ ᱠᱚᱨᱩᱱ ᱞᱟᱛᱟᱨ ᱥᱮᱫ ᱯᱮ ᱧᱮᱞ ᱫᱟᱲᱮᱭᱟᱜᱼᱟ ᱟᱹᱰᱤ ᱟᱭᱢᱟ ᱦᱮᱱᱟᱜᱼᱟ ᱱᱚᱸᱰᱮ ᱚᱸᱰᱮ ᱧᱮᱞ ᱮᱫᱟ ᱯᱮ ᱠᱞᱟᱥ ᱚᱣᱟᱱ ᱴᱩ ᱛᱷᱨᱤ ᱯᱷᱳᱨ ᱯᱷᱟᱭᱤᱵᱽ ᱥᱤᱠᱥ ᱥᱮᱵᱷᱮᱱ ᱮᱭᱤᱴ ᱱᱚᱜᱼᱚᱭ ᱠᱚ ᱟᱹᱰᱤ ᱟᱭᱢᱟ ᱜᱮ ᱦᱮᱱᱟᱜᱼᱟ ᱴᱩᱭᱮᱞᱵᱷ ᱛᱚᱠ ᱠᱚᱨᱮᱱᱟᱜ ᱢᱮᱱᱟᱜᱼᱟ ᱱᱚᱸᱰᱮ ᱠᱷᱚᱱ ᱯᱮ ᱰᱟᱣᱩᱱᱞᱳᱰ ᱫᱟᱲᱮᱭᱟᱜᱼᱟ ᱯᱷᱨᱤ ᱛᱮ ᱛᱚ ᱱᱚᱣᱟ ᱜᱮᱠᱚ ᱢᱮᱛᱟᱜ ᱠᱟᱱᱟ ᱤ ᱵᱩᱠ ᱫᱚ ᱟᱨ ᱚᱱᱟ ᱢᱩᱱ ᱨᱤᱰᱟᱨ ᱡᱩᱫᱤ ᱰᱟᱣᱩᱱᱞᱳᱰ ᱥᱟᱱᱟ ᱯᱮᱭᱟ ᱯᱞᱮ ᱥᱴᱳᱨ ᱳᱯᱮᱱ ᱠᱟᱛᱮᱫ ᱢᱩᱱ ᱨᱤᱰᱟᱨ ᱚᱞ ᱯᱮ ᱰᱚᱵᱚᱞ ᱳ ᱮᱱ ᱢᱩᱱ ᱨᱤᱰᱟᱨ ᱟᱨ ᱤ ᱮ ᱰᱤ ᱤ ᱟᱨ ᱢᱩᱱ ᱨᱤᱰᱟᱨ ᱚᱞ ᱞᱮᱠᱷᱟᱱ ᱰᱮᱴᱟ ᱚᱱ ᱠᱟᱛᱮᱫ ᱥᱟᱨᱪ ᱜᱚᱫ ᱠᱟᱜ ᱯᱮ ᱦᱮᱡ ᱮᱱᱟ ᱱᱚᱣᱟ ᱤᱱᱥᱴᱚᱞ ᱯᱮ ᱤᱱᱥᱴᱚᱞ ᱠᱟᱛᱮᱫ ᱳᱯᱮᱱ ᱞᱮᱠᱷᱟᱱ ᱜᱮ ᱱᱚᱝᱠᱟ ᱵᱳᱭ ᱞᱮᱠᱟ ᱚᱰᱳᱠᱚᱜᱼᱟ ᱚᱱᱟ ᱠᱷᱟᱹᱛᱤᱨ ᱛᱮ ᱠᱤᱪᱷᱩ ᱥᱮᱴᱤᱝ ᱞᱟᱜᱟᱣ ᱯᱮᱭᱟ ᱢᱩᱱ ᱨᱤᱰᱟᱨ ᱳᱯᱮᱱ ᱠᱟᱛᱮᱫ ᱳᱯᱮᱱ ᱯᱮ ᱢᱩᱱ ᱨᱤᱰᱟᱨ ᱢᱩᱱ ᱨᱤᱰᱟᱨ ᱳᱯᱮᱱ ᱠᱟᱛᱮᱫ ᱡᱚᱠᱷᱚᱱ ᱜᱮ ᱢᱤᱫᱴᱮᱱ ᱯᱮ ᱳᱯᱮᱱ ᱠᱮᱫᱟ ᱛᱟᱨᱯᱚᱨ ᱛᱟᱞᱟᱨᱮ ᱴᱮᱯ ᱯᱮ ᱛᱟᱨᱯᱚᱨ ᱪᱮᱛᱟᱱ ᱡᱚᱡᱚᱢ ᱠᱚᱱ ᱡᱟᱦᱟᱸ ᱯᱮᱭᱟ ᱞᱟᱭᱤᱱ ᱰᱚᱴ ᱧᱮᱞᱚᱜ ᱠᱟᱱᱟ ᱚᱸᱰᱮ ᱴᱮᱯ ᱯᱮ ᱛᱟᱨᱯᱚᱨ ᱯᱤ ᱰᱤ ᱮᱯᱷ ᱚᱯᱥᱮᱱ ᱨᱮ ᱠᱞᱤᱠ ᱯᱮ ᱛᱟᱨᱯᱚᱨ ᱯᱮᱡᱽ ᱯᱮᱡᱽ ᱮᱱᱤᱢᱮᱥᱚᱱ ᱱᱚᱣᱟ ᱱᱚᱱ ᱦᱮᱱᱟᱜᱼᱟ ᱱᱚᱣᱟ ᱨᱮ ᱠᱞᱤᱠ ᱠᱟᱛᱮ ᱜᱩᱜᱩᱞ ᱨᱤᱭᱮᱞ ᱯᱮᱡᱽ ᱴᱟᱨᱱᱤᱝ ᱤᱯᱷᱮᱠᱴ ᱱᱚᱣᱟ ᱴᱟᱜ ᱨᱮ ᱳᱠᱮᱭ ᱯᱮ ᱛᱟᱨᱯᱚᱨ ᱵᱮᱠ ᱨᱮ ᱦᱤᱡᱩᱜ ᱯᱮ ᱛᱚᱵᱮ ᱠᱷᱟᱡ ᱜᱮ ᱟᱵᱚᱣᱟᱜ ᱵᱳᱭ ᱞᱮᱠᱟ ᱚᱴᱟᱠᱚᱜᱼᱟ ᱱᱚᱰᱮ ᱧᱮᱞ ᱯᱮ ᱢᱤᱫ ᱫᱷᱟᱨᱮᱧ ᱞᱤᱝ ᱫᱟ ᱟᱨ ᱵᱳᱭ ᱞᱮᱠᱟ ᱚᱴᱟᱜ ᱪᱟᱞᱟᱜ ᱠᱟᱱᱟ ᱛᱚ ᱱᱤᱭᱟᱹ ᱜᱮ ᱛᱟᱦᱮᱸ ᱠᱟᱱᱟ ᱰᱚᱠᱩᱢᱮᱱᱴ ᱫᱚ ᱪᱮᱫ ᱠᱚ ᱢᱮᱛᱟᱜ ᱠᱟᱱᱟ ᱥᱮ ᱤ ᱵᱩᱠ ᱫᱚ ᱪᱮᱫ ᱠᱚ ᱢᱮᱛᱟᱜ ᱠᱟᱱᱟ ᱟᱨ ᱢᱤᱫ ᱫᱷᱟᱣᱤᱧ ᱩᱫᱩᱜ ᱟᱯᱮ ᱠᱟᱱᱟ ᱰᱚᱠᱩᱢᱮᱱᱴ ᱨᱮ ᱯᱤ ᱰᱤ ᱮᱯᱷ ᱮᱠᱥᱮᱞ ᱯᱤ ᱯᱤ ᱴᱤ ᱴᱮᱠᱥᱴ ᱦᱚᱸ ᱦᱩᱭ ᱫᱟᱲᱮᱭᱟᱜᱼᱟ ᱛᱚ ᱢᱟ ᱛᱟᱦᱚᱞᱮ ᱵᱷᱤᱰᱤᱭᱳ ᱫᱚ ᱱᱚᱸᱰᱮ ᱜᱮᱧ ᱢᱩᱪᱟᱹᱫ ᱮᱫᱟ ᱪᱟᱨ ᱢᱤᱱᱤᱴ ᱵᱷᱤᱰᱤᱭᱳ ᱦᱩᱭ ᱠᱟᱱᱟ ᱡᱟᱹᱱᱤᱡ ᱠᱷᱟᱱ ᱠᱤᱪᱷᱩ ᱦᱚᱞᱮᱣ ᱯᱮ ᱵᱩᱡᱽ ᱫᱟᱲᱮᱭᱟᱫᱟ